ᱦᱟᱭ ᱦᱮᱞᱳ ᱥᱟᱱᱟᱢ ᱠᱚ ᱡᱚᱦᱟᱨ ᱤᱧ ᱜᱮ ᱯᱷᱟᱹᱜᱩ ᱠᱤᱥᱠᱩ ᱟᱨ ᱛᱮᱦᱮᱧᱟᱜ ᱵᱞᱚᱜᱽ ᱨᱮ ᱥᱟᱱᱟᱢ ᱠᱚ ᱥᱟᱹᱜᱩᱱ ᱫᱟᱨᱟᱢ ᱛᱚᱵᱮ ᱛᱮᱦᱮᱧ ᱫᱚ ᱱᱟᱜ ᱜᱟᱛᱮ ᱠᱚ ᱛᱟᱵᱚᱱ ᱟᱞᱮᱭᱟᱜ ᱰᱩᱝᱨᱤ ᱨᱮ ᱟᱹᱰᱤ ᱞᱮᱠᱟᱱ ᱫᱟᱨᱮ ᱠᱚ ᱨᱚᱦᱚᱭ ᱟᱠᱟᱱᱟ ᱟᱨ ᱛᱚᱵᱮ ᱚᱱᱟᱜᱤᱧ ᱫᱮᱠᱷᱟᱣ ᱟᱯᱮ ᱛᱟᱵᱚᱱ ᱟᱨ ᱛᱚᱵᱮ ᱫᱮᱞᱟ ᱥᱟᱱᱟᱢ ᱠᱚ ᱵᱞᱚᱜᱽ ᱨᱮ ᱠᱚᱱᱴᱤᱱᱤᱭᱩ ᱛᱟᱦᱮᱱ ᱢᱟ ᱦᱟᱭ ᱜᱟᱛᱮ ᱠᱚ ᱱᱚᱜᱼᱚᱭ ᱧᱮᱞ ᱢᱟ ᱛᱟᱵᱚᱱ ᱱᱚᱣᱟ ᱠᱚᱫᱚ ᱱᱟᱜ ᱩᱞ ᱫᱟᱨᱮ ᱠᱟᱱᱟ ᱱᱚᱣᱟ ᱩᱞ ᱫᱟᱨᱮ ᱯᱞᱟᱥ ᱚᱱᱛᱮ ᱠᱷᱚᱱ ᱱᱚᱰᱮ ᱢᱤᱫᱴᱟᱝ ᱢᱮᱱᱟᱜᱼᱟ ᱚᱠᱟᱛᱮ ᱨᱚᱦᱚᱭ ᱟᱠᱟᱱᱟ ᱦᱟᱸᱜ ᱱᱚᱜᱼᱚᱭ ᱢᱤᱫᱴᱟᱝ ᱟᱴᱴᱤ ᱴᱳᱴᱟᱞ ᱨᱚᱦᱚᱭ ᱟᱠᱟᱱᱟ ᱱᱚᱣᱟ ᱢᱤᱫᱴᱟᱝ ᱱᱚᱣᱟ ᱞᱟᱭᱤᱱ ᱛᱮᱫᱚ ᱩᱞ ᱫᱟᱨᱮ ᱨᱚᱦᱚᱭ ᱟᱠᱟᱱᱟ ᱧᱮᱞ ᱢᱟ ᱛᱟᱵᱟᱲ ᱧᱚᱜ ᱟᱠᱟᱱᱟ ᱠᱟᱹᱴᱤᱡ ᱢᱤᱫ ᱫᱤᱱ ᱟᱹᱪᱩ ᱦᱩᱭᱩᱜᱼᱟ ᱯᱷᱟᱫᱟ ᱵᱟᱲᱟ ᱧᱚᱜ ᱦᱚᱪᱚ ᱦᱩᱭᱩᱜᱼᱟ ᱡᱷᱟᱹᱱᱴᱤ ᱠᱚ ᱨᱟᱹᱯᱩᱫ ᱟᱠᱟᱱᱟ ᱫᱟᱜ ᱦᱚᱭ ᱠᱚᱛᱮ ᱚᱱᱟ ᱠᱚ ᱨᱤᱯᱮᱭᱟᱨ ᱧᱚᱜ ᱦᱩᱭᱩᱜᱼᱟ ᱟᱨ ᱱᱚᱸᱰᱮ ᱞᱮ ᱨᱚᱦᱚᱭ ᱠᱟᱫᱟ ᱛᱟᱵᱚᱱ ᱧᱮᱞ ᱯᱮ ᱱᱚᱜᱼᱚ ᱱᱚᱝᱠᱟ ᱫᱮᱞᱟ ᱵᱚᱱ ᱥᱩᱨ ᱠᱷᱚᱱᱤᱧ ᱫᱮᱠᱷᱟᱣ ᱟᱯᱮ ᱠᱟᱱᱟ ᱱᱟᱜ ᱱᱚᱜᱼᱚᱭ ᱛᱚ ᱵᱚᱱ ᱧᱮᱞ ᱢᱟ ᱢᱟᱨᱟᱝ ᱧᱚᱜ ᱤᱫᱤᱜ ᱠᱟᱱᱟ ᱱᱟᱜ ᱠᱮᱭᱟᱨᱞᱮᱥ ᱫᱷᱟᱨᱟ ᱰᱟᱹᱝᱨᱤ ᱠᱚᱠᱚ ᱜᱩᱯᱤ ᱠᱟᱱᱟ ᱟᱨ ᱪᱮᱫ ᱵᱚᱱ ᱢᱮᱱᱟ ᱡᱚᱢ ᱧᱩ ᱦᱚᱪᱚᱭᱮᱫ ᱠᱚᱣᱟ ᱠᱚ ᱠᱟᱹᱡ ᱥᱚᱢᱚᱭ ᱨᱮ ᱵᱚᱞᱚᱱ ᱠᱟᱱᱟ ᱠᱚ ᱟᱨ ᱚᱱᱟ ᱠᱚ ᱡᱚᱛᱚ ᱢᱮᱨᱚᱞ ᱫᱟᱨᱮ ᱠᱟᱱᱟ ᱱᱩᱭ ᱦᱟᱭᱮᱥᱴ ᱴᱚᱯ ᱱᱟᱦᱟᱜ ᱱᱩᱭ ᱢᱟᱨᱟᱝ ᱠᱟᱱᱟ ᱛᱟᱵᱚᱱ ᱧᱮᱞᱮ ᱢᱟ ᱟᱨ ᱢᱤᱫ ᱥᱮᱨᱢᱟ ᱵᱟᱨ ᱥᱮᱨᱢᱟ ᱛᱮᱜᱮ ᱱᱟᱦᱟᱜ ᱯᱟᱞᱮ ᱡᱚ ᱜᱚᱫᱚᱜᱼᱟ ᱢᱮᱨᱟᱞ ᱫᱟᱨᱮ ᱱᱩᱠᱩ ᱡᱚᱛᱚ ᱜᱮ ᱟᱹᱰᱤ ᱪᱮᱦᱨᱟ ᱠᱚ ᱦᱟᱨᱟ ᱟᱠᱟᱱᱟ ᱛᱟᱵᱚᱱ ᱟᱹᱰᱤ ᱡᱮ ᱱᱚᱜᱼᱚ ᱱᱚᱝᱠᱟ ᱚᱱᱮ ᱚᱱᱟ ᱠᱚᱨᱮ ᱠᱚ ᱡᱚᱢ ᱧᱩ ᱦᱚᱪᱚᱭᱮᱫ ᱠᱚᱣᱟ ᱜᱟᱯᱟ ᱢᱮᱭᱟᱝ ᱮᱴᱮᱫ ᱩᱛᱟᱹᱨ ᱦᱚᱪᱚ ᱦᱩᱭᱩᱜᱼᱟ ᱵᱟᱠᱷᱟᱱ ᱵᱟᱭ ᱜᱟᱱᱚᱜᱼᱟ ᱟᱨᱦᱚᱸ ᱚᱱᱛᱮ ᱠᱚ ᱨᱚᱦᱚᱭ ᱟᱠᱟᱱᱟ ᱦᱟᱸᱜ ᱛᱟᱦᱚᱞᱮᱧ ᱫᱮᱠᱷᱟᱣᱟᱯᱮ ᱠᱟᱱᱟ ᱛᱟᱵᱚᱱ ᱱᱚᱰᱮ ᱦᱚᱸ ᱜᱷᱟᱱᱴᱟᱲ ᱫᱟᱨᱮ ᱠᱟᱱᱟ ᱛᱟᱦᱮᱸ ᱠᱟᱱᱟ ᱛᱟᱵᱚᱱ ᱡᱚᱢ ᱴᱷᱩᱲ ᱜᱚᱫ ᱟᱠᱟᱫ ᱟᱠᱚ ᱵᱟᱴ ᱵᱟᱭ ᱜᱚᱡ ᱟᱠᱟᱱᱟ ᱥᱟᱜᱮᱱ ᱥᱟᱜᱮᱱᱚᱜ ᱠᱟᱱᱟ ᱱᱚᱜᱼᱚ ᱱᱚᱰᱮ ᱠᱚ ᱫᱚᱦᱲᱟ ᱯᱩᱨᱟᱹ ᱰᱟᱴ ᱢᱚᱴ ᱮᱴᱮᱫ ᱦᱩᱭᱩᱜᱼᱟ ᱟᱨ ᱱᱚᱜᱼᱚᱭ ᱛᱟᱵᱚᱱ ᱧᱮᱞ ᱢᱮ ᱱᱚᱣᱟ ᱫᱚ ᱥᱟᱨᱡᱚᱢ ᱫᱟᱨᱮ ᱱᱚᱝᱠᱟ ᱥᱟᱜᱮᱱᱚᱜ ᱠᱟᱱᱟ ᱱᱚᱣᱟ ᱦᱚᱸ ᱡᱚᱢ ᱧᱩ ᱦᱚᱪᱚᱭᱮᱫᱼᱟ ᱠᱚ ᱟᱨ ᱟᱹᱰᱤᱜᱟᱱ ᱠᱟᱹᱢᱤ ᱦᱩᱭᱩᱜ ᱠᱟᱱᱟ ᱪᱮ ᱠᱟᱛᱷᱟ ᱫᱚ ᱠᱟᱹᱴᱤᱡ ᱚᱱᱟ ᱟᱯᱰᱮᱴ ᱠᱮ ᱟᱨ ᱵᱟᱹᱧ ᱤᱫᱤ ᱫᱟᱲᱮᱭᱟᱜ ᱠᱟᱱᱟ ᱟᱨ ᱦᱟᱱᱛᱮ ᱱᱟᱛᱮ ᱱᱚᱜᱼᱚ ᱱᱚᱣᱟ ᱠᱚᱨᱮ ᱦᱚᱸ ᱢᱮᱞᱟ ᱢᱮᱨᱟᱞ ᱫᱟᱨᱮ ᱱᱮᱥ ᱜᱮ ᱱᱚᱣᱟ ᱫᱚ ᱨᱚᱦᱚᱭ ᱠᱟᱱᱟ ᱥᱟᱜᱮᱱᱚᱜ ᱠᱟᱱᱟ ᱵᱟᱧᱪᱟᱣ ᱟᱠᱟᱱ ᱜᱮᱭᱟ ᱱᱚᱜᱼᱚ ᱱᱚᱰᱮ ᱦᱚᱸ ᱫᱟᱨᱮ ᱨᱚᱦᱚᱭ ᱞᱮᱱᱟ ᱚᱸᱰᱮᱱᱟᱜ ᱫᱚ ᱜᱚᱡ ᱮᱱᱟ ᱫᱚ ᱵᱟᱝᱟ ᱠᱩᱢᱵᱽᱲᱩ ᱠᱮᱫᱼᱟ ᱠᱚ ᱚᱲᱟᱜ ᱠᱷᱚᱱ ᱥᱟᱺᱜᱤᱧ ᱜᱮᱭᱟ ᱪᱮᱫ ᱠᱩᱢᱵᱽᱲᱩᱭᱮᱫᱼᱟ ᱠᱚ ᱫᱷᱟᱱ ᱫᱚ ᱟᱨ ᱱᱚᱣᱟ ᱦᱚᱸ ᱢᱮᱨᱚᱞ ᱫᱟᱨᱮ ᱱᱚᱰᱮ ᱱᱟᱦᱟᱜ ᱤᱧ ᱫᱮᱠᱷᱟᱣ ᱟᱯᱮ ᱠᱟᱱᱟ ᱛᱟᱵᱚᱱ ᱱᱚᱣᱟ ᱦᱩᱭᱩᱜ ᱠᱟᱱᱟ

ᱨᱟᱹᱯᱩᱫ ᱪᱟᱵᱟᱭᱮᱱᱟ ᱰᱟᱹᱝᱨᱤ ᱠᱚᱠᱚ ᱜᱚᱦᱟᱲ ᱠᱮᱜᱼᱟ ᱵᱷᱟᱹᱜᱤ ᱜᱮ ᱮᱴᱮᱫ ᱛᱟᱦᱮᱸ ᱠᱟᱱᱟ ᱚᱱᱟ ᱠᱚᱨᱮ ᱦᱚᱸ ᱞᱟᱦᱟ ᱠᱟᱱᱟ ᱨᱚᱦᱚᱭ ᱯᱞᱟᱱ ᱟᱫᱚ ᱦᱟᱯᱮ ᱵᱟᱝ ᱨᱚᱦᱚᱭ ᱠᱟᱱᱟ ᱟᱨ ᱚᱱᱛᱮ ᱞᱟᱛᱟᱨ ᱥᱮᱱ ᱢᱮᱱᱟᱜ ᱛᱟᱵᱚᱱᱟ ᱪᱮ ᱦᱟᱭ ᱜᱟᱛᱮ ᱠᱚ ᱛᱚᱵᱮ ᱛᱮᱦᱮᱧ ᱫᱚ ᱱᱚᱜᱼᱚ ᱱᱚᱝᱠᱟᱧ ᱫᱮᱠᱷᱟᱣ ᱯᱮ ᱛᱟᱵᱚᱱ ᱫᱟᱨᱮ ᱠᱚ ᱰᱩᱝᱨᱤ ᱠᱚ ᱛᱚᱵᱮ ᱛᱮᱦᱮᱧ ᱫᱚ ᱱᱤᱝᱠᱟᱹ ᱜᱮ ᱟᱨᱵᱚᱱ ᱧᱟᱯᱟᱢᱟ ᱱᱮᱠᱥᱴ ᱵᱷᱤᱰᱤᱭᱳ ᱨᱮ ᱢᱟ ᱛᱚᱵᱮ ᱥᱟᱱᱟᱢ ᱠᱚ ᱡᱚᱦᱟᱨ